ᱡᱚᱦᱟᱨ ᱟᱯᱮ ᱥᱟᱱᱟᱢ ᱠᱚᱣᱟᱜ ᱥᱟᱹᱜᱩᱱ ᱟᱛᱟᱝ ᱫᱟᱨᱟᱢ ᱢᱮᱱᱟᱜᱼᱟ ᱥᱟᱹᱨᱟᱹᱭᱠᱮᱞᱟ ᱯᱚᱞᱤᱴᱤᱠᱥ ᱪᱮᱱᱮᱞ ᱨᱮ ᱛᱮᱦᱮᱧᱟᱜ ᱡᱮ ᱴᱚᱯᱤᱠ ᱠᱟᱱ ᱵᱟᱭᱵᱮᱞ ᱪᱮᱫ ᱞᱮᱠᱟᱛᱮ ᱧᱟᱢ ᱮᱱᱟ ᱥᱟᱹᱨᱤᱜᱮ ᱵᱚ ᱧᱮᱞ ᱮᱫᱟ ᱵᱟᱭᱵᱮᱞ ᱨᱮ ᱱᱟᱣᱟ ᱱᱤᱭᱚᱢ ᱢᱮᱱᱟᱜᱼᱟ ᱢᱟᱨᱮ ᱱᱤᱭᱚᱢ ᱢᱮᱱᱟᱜᱼᱟ ᱟᱨ ᱱᱤᱭᱟᱹ ᱪᱮᱫ ᱞᱮᱠᱟᱛᱮ ᱦᱮᱡ ᱮᱱᱟ ᱪᱮᱫ ᱞᱮᱠᱟᱛᱮ ᱵᱟᱭᱵᱮᱞ ᱧᱩᱛᱩᱢ ᱯᱟᱲᱟᱣ ᱮᱱᱟ ᱟᱵᱚ ᱠᱟᱹᱢᱤ ᱵᱚᱱ ᱦᱩᱫᱤᱥ ᱫᱚᱵᱚᱱ ᱦᱩᱫᱤᱥ ᱵᱟᱲᱟᱭᱮᱫ ᱠᱟᱱ ᱜᱮᱭᱟ ᱵᱟᱭᱵᱮᱞ ᱫᱚ ᱵᱤᱵᱞᱚᱥ ᱜᱨᱤᱠ ᱣᱟᱨᱰ ᱨᱮᱱᱟᱜ ᱤᱝᱞᱤᱥ ᱴᱨᱟᱱᱥᱞᱮᱥᱚᱱ ᱠᱟᱱᱟ ᱜᱨᱤᱠ ᱛᱮ ᱵᱤᱵᱞᱚᱥ ᱠᱚ ᱢᱮᱛᱟᱜ ᱠᱟᱱᱟ ᱪᱮᱫᱟᱜ ᱪᱮ ᱟᱭᱢᱟ ᱴᱷᱮᱱ ᱠᱤᱛᱟᱹᱵ ᱨᱮᱱᱟᱜ ᱡᱚ ᱥᱚᱝᱜᱨᱚᱦ ᱠᱟᱱ ᱡᱚ ᱡᱩᱲᱟᱹᱣ ᱠᱟᱱ ᱢᱤᱞᱟᱹᱣ ᱠᱟᱱ ᱚᱱᱟ ᱤᱭᱟᱹᱛᱮ ᱵᱤᱵᱞᱚᱥ ᱠᱚ ᱢᱮᱛᱟᱜ ᱠᱟᱱᱟ ᱟᱨ ᱚᱱᱟᱜᱮ ᱱᱤᱛᱚᱜ ᱫᱚ ᱟᱵᱚ ᱵᱟᱭᱵᱮᱞ ᱵᱚᱱ ᱢᱮᱛᱟᱜ ᱠᱟᱱᱟ ᱵᱟᱭᱵᱮᱞ ᱨᱮ ᱱᱟᱣᱟ ᱱᱤᱭᱚᱢ ᱢᱮᱱᱟᱜᱼᱟ ᱢᱟᱨᱮ ᱱᱤᱭᱚᱢ ᱢᱮᱱᱟᱜᱼᱟ ᱴᱳᱴᱟᱞ ᱪᱷᱮᱥᱚᱴᱴᱤ ᱠᱤᱛᱟᱹᱵ ᱢᱮᱱᱟᱜᱼᱟ ᱟᱨ ᱱᱤᱭᱟᱹ ᱡᱚ ᱵᱟᱭᱵᱮᱞ ᱠᱟᱱ ᱵᱟᱭᱵᱮᱞ ᱯᱟᱸᱪ ᱥᱚ ᱵᱷᱟᱥᱟ ᱨᱮ ᱱᱤᱛ ᱦᱟᱹᱵᱤᱡ ᱠᱚ ᱴᱨᱟᱱᱥᱞᱮᱴ ᱟᱠᱟᱫᱟ ᱚᱱᱩᱣᱟᱫᱽ ᱟᱠᱟᱫᱟ ᱠᱚ ᱥᱟᱶ ᱥᱟᱶᱛᱮ ᱡᱚ ᱱᱟᱣᱟ ᱱᱤᱭᱚᱢ ᱠᱟᱱ ᱚᱱᱟ ᱨᱮᱱᱟᱜ ᱫᱚ ᱟᱹᱲᱦᱟᱹᱭ ᱦᱟᱡᱟᱨ ᱵᱷᱟᱥᱟ ᱨᱮ ᱱᱤᱛ ᱦᱟᱹᱵᱤᱡ ᱠᱚ ᱴᱨᱟᱱᱥᱞᱮᱴ ᱟᱠᱟᱫᱟ ᱱᱤᱭᱟᱹ ᱫᱚ ᱟᱹᱰᱤ ᱢᱚᱡᱽ ᱠᱟᱛᱷᱟ ᱠᱟᱱᱟ ᱥᱟᱶ ᱥᱟᱶᱛᱮ ᱫᱩᱱᱤᱭᱟᱹ ᱨᱮ ᱡᱚᱛᱚ ᱠᱷᱚᱡ ᱯᱟᱲᱦᱟᱜ ᱞᱟᱹᱜᱤᱫ ᱛᱮ ᱵᱟᱭᱵᱮᱞ ᱜᱮ ᱥᱚᱨᱚᱥ ᱜᱮᱭᱟ ᱪᱮᱫᱟᱜ ᱡᱮ ᱵᱮᱥᱴ ᱥᱮᱞᱤᱝ ᱨᱮᱱᱟᱜ ᱠᱤᱛᱟᱹᱵ ᱵᱟᱭᱵᱮᱞ ᱜᱮᱠᱚ ᱢᱮᱛᱟᱣ ᱟᱠᱟᱫᱟ ᱥᱟᱶ ᱥᱟᱶᱛᱮ

ᱟᱵᱚ ᱧᱮᱞ ᱠᱷᱟᱡ ᱡᱚ ᱢᱟᱨᱮ ᱱᱤᱭᱚᱢ ᱠᱟᱱ ᱚᱱᱟ ᱫᱚ ᱞᱟᱦᱟ ᱨᱮᱜᱮ ᱠᱚ ᱚᱞ ᱠᱟᱜ ᱛᱟᱦᱮᱱᱟ ᱪᱟᱨᱥᱚ ᱵᱤᱥᱤ ᱨᱮᱜᱮ ᱯᱩᱨᱟᱹ ᱠᱚᱢᱯᱞᱤᱴ ᱠᱟᱱ ᱛᱟᱦᱮᱱᱟ ᱟᱨ ᱵᱟᱲᱟᱭ ᱜᱮᱭᱟᱵᱚᱱ ᱡᱚᱛᱚ ᱠᱚ ᱮᱛᱚᱦᱚᱵ ᱨᱮᱫᱚ ᱢᱩᱥᱟ ᱱᱟᱵᱤ ᱜᱮ ᱮᱦᱚᱵ ᱞᱮᱫᱟ ᱥᱟᱲᱮ ᱛᱤᱱ ᱦᱟᱡᱟᱨ ᱥᱟᱞ ᱞᱟᱦᱟᱨᱮ ᱱᱤᱭᱟᱹ ᱢᱟᱨᱮ ᱱᱤᱭᱚᱢ ᱡᱚ ᱮᱦᱚᱵ ᱞᱮᱱ ᱟᱨ ᱡᱚ ᱜᱨᱤᱠ ᱴᱨᱟᱱᱥᱞᱮᱴ ᱦᱩᱭ ᱠᱟᱱ

ᱡᱤᱣᱟᱹ ᱵᱤᱨᱤᱫᱚᱜ ᱠᱷᱚᱡ ᱦᱟᱯᱷ ᱥᱮᱱᱪᱩᱨᱤ ᱛᱮᱜᱮ ᱯᱩᱨᱟᱹ ᱠᱚᱢᱯᱞᱤᱴ ᱠᱟᱱ ᱛᱟᱦᱮᱱᱟ ᱥᱟᱶ ᱥᱟᱶᱛᱮ ᱱᱤᱭᱟᱹ ᱨᱮᱠᱚ ᱚᱠᱟ ᱞᱮᱠᱟ ᱠᱚ ᱠᱚᱯᱤ ᱠᱮᱫᱟ ᱴᱨᱟᱱᱥᱞᱮᱴ ᱠᱮᱫᱟ ᱠᱚ ᱟᱨ ᱮᱠᱥᱚ ᱥᱟᱞ ᱵᱷᱤᱛᱨᱤ ᱨᱮ ᱢᱚᱛᱞᱚᱵ ᱢᱮᱱ ᱫᱟᱲᱮᱭᱟᱜᱼᱟ ᱮᱠᱥᱚ ᱤᱥᱩᱭ ᱵᱤᱪ ᱨᱮᱜᱮ ᱜᱚᱴᱟ ᱠᱚ ᱦᱟᱹᱴᱤᱧ ᱵᱟᱲᱟ ᱠᱮᱫᱟ ᱟᱨ ᱥᱟᱱᱟᱢ ᱦᱚᱲ ᱴᱷᱮᱡ ᱜᱮ ᱪᱟᱞᱟᱣᱱᱟ ᱠᱚᱢᱯᱞᱤᱴ ᱵᱟᱭᱵᱮᱞ ᱵᱟᱨᱮ ᱛᱮᱵᱚᱱ ᱵᱟᱲᱟᱭ ᱠᱷᱟᱡ ᱵᱚᱱ ᱵᱟᱰᱟᱭᱟ ᱡᱮ ᱡᱟᱢᱱᱤᱭᱟ ᱨᱮᱱ ᱵᱤᱫᱽᱣᱟᱱ ᱡᱚ ᱱᱟᱵᱵᱮ ᱠᱷᱚᱡ ᱮᱠᱥᱚ ᱟᱴᱷᱟᱨᱚ ᱤᱥᱣᱤ ᱨᱮ ᱡᱟᱠᱚ ᱛᱟᱦᱮᱸ ᱠᱟᱱᱟ ᱩᱱᱠᱩ ᱩᱱ ᱡᱚᱠᱷᱟᱡ ᱠᱚ ᱡᱚ ᱡᱟᱢᱱᱤᱭᱟ ᱨᱮᱱ ᱵᱤᱫᱽᱣᱟᱱ ᱠᱚ ᱛᱟᱦᱮᱸ ᱠᱟᱱ ᱩᱱᱠᱩ ᱠᱚ ᱯᱷᱟᱭᱱᱮᱞ ᱠᱮᱫᱟ ᱡᱮ ᱢᱟᱨᱮ ᱱᱤᱭᱚᱢ ᱨᱮ ᱩᱱᱪᱟᱞᱤᱥ ᱴᱤ ᱠᱤᱛᱟᱹᱵ ᱛᱟᱦᱮᱱᱟ ᱥᱟᱶ ᱥᱟᱶᱛᱮ ᱠᱟᱣᱩᱱᱥᱤᱞ ᱚᱯᱷ ᱠᱟᱨᱛᱷᱮᱡᱽ ᱡᱚ ᱠᱟᱨᱛᱷᱮᱡᱽ ᱨᱮᱱ ᱠᱟᱣᱩᱱᱥᱤᱞ ᱠᱚ ᱛᱟᱦᱮᱸ ᱠᱟᱱᱟ ᱛᱤᱱ ᱥᱚ ᱥᱟᱱᱛᱟᱱᱵᱮ ᱮᱰᱤ ᱨᱮ ᱩᱱᱠᱩ ᱠᱚ ᱰᱤᱥᱟᱭᱤᱰ ᱠᱮᱫᱟ ᱡᱮ ᱱᱟᱣᱟ ᱱᱤᱭᱚᱢ ᱨᱮᱫᱚ ᱥᱟᱛᱟᱥ ᱴᱤ ᱠᱤᱛᱟᱹᱵ ᱛᱟᱦᱮᱱᱟ ᱟᱨ ᱱᱤᱭᱟᱹ ᱛᱮᱵᱚᱱ ᱵᱟᱰᱟᱭ ᱠᱮᱫᱟ ᱡᱮ ᱱᱤᱭᱟᱹ ᱫᱚ ᱠᱚᱢᱯᱞᱤᱴ ᱵᱟᱭᱵᱮᱞ ᱚᱠᱟ ᱞᱮᱠᱟᱛᱮ ᱯᱩᱨᱟᱹᱣ ᱮᱱᱟ ᱟᱨ ᱡᱟᱦᱟᱸ ᱛᱮ ᱵᱟᱛ ᱦᱤᱡᱩᱜ ᱠᱟᱱ ᱵᱟᱭᱵᱮᱞ ᱴᱨᱟᱱᱥᱞᱮᱴ ᱨᱮᱭᱟᱜ ᱪᱟᱨᱥᱚ ᱮᱰᱤ ᱨᱮ ᱡᱮᱨᱚᱢ ᱡᱮᱨᱚᱢ ᱧᱩᱛᱩᱢᱟᱱ ᱢᱤᱫ ᱦᱚᱲ ᱛᱟᱦᱮᱸ ᱠᱟᱱᱟ ᱩᱱᱤ ᱫᱚ ᱞᱮᱴᱤᱱ ᱵᱷᱟᱥᱟ ᱛᱮ ᱪᱟᱨᱥᱚ ᱮᱰᱤ ᱨᱮ ᱵᱟᱭᱵᱮᱞ ᱮ ᱴᱨᱟᱱᱥᱞᱮᱴ ᱠᱮᱫᱟ ᱥᱟᱶ ᱥᱟᱶᱛᱮ ᱤᱝᱞᱤᱥ ᱴᱨᱟᱱᱥᱞᱮᱴ ᱨᱮᱱᱟᱜ ᱵᱟᱛ ᱠᱟᱱ ᱣᱟᱭᱠᱞᱮᱯ ᱤᱝᱞᱤᱥ ᱴᱨᱟᱱᱥᱞᱮᱥᱚᱱ ᱛᱟᱦᱮᱸ ᱠᱟᱱᱟ ᱩᱱᱤ ᱴᱨᱟᱱᱥᱞᱮᱴ ᱞᱮᱫᱟ ᱛᱮᱨᱚᱥᱚ ᱟᱥᱤ ᱟᱨ ᱵᱤᱨᱟᱥᱤ ᱤᱥᱣᱤ ᱠᱮ ᱵᱤᱪ ᱨᱮ ᱥᱟᱶ ᱥᱟᱶᱛᱮ ᱡᱚ ᱯᱟᱦᱞᱟ ᱯᱨᱤᱱᱴᱤᱝ ᱡᱚ ᱵᱚᱱ ᱢᱮᱱ ᱠᱷᱟᱡ ᱜᱩᱴᱮᱱᱵᱟᱨᱜᱽ ᱞᱮᱴᱤᱱ ᱵᱟᱭᱵᱮᱞ ᱚᱱᱟ ᱫᱚ ᱪᱳᱫᱽᱫᱳ ᱥᱚ ᱯᱟᱸᱪᱯᱚᱱ ᱨᱮ ᱦᱩᱭ ᱞᱮᱱᱟ ᱥᱟᱶ ᱥᱟᱶᱛᱮ ᱮᱨᱟᱥᱢᱟᱥ ᱡᱚ ᱜᱨᱤᱠ ᱵᱟᱭᱵᱮᱞ ᱛᱟᱦᱮᱸ ᱠᱟᱱᱟ ᱚᱱᱟ ᱫᱚ ᱯᱚᱱᱨᱚ ᱥᱚ ᱥᱳᱞᱞᱳ ᱨᱮ ᱠᱚᱢᱯᱞᱤᱴ ᱮᱱᱟ ᱟᱨ ᱤᱱᱟᱹ ᱵᱟᱫ ᱡᱚ ᱤᱝᱞᱤᱥ ᱴᱨᱟᱱᱥᱞᱮᱴ ᱨᱮᱱᱟᱜ ᱯᱟᱦᱞᱟ ᱡᱚ ᱯᱨᱤᱱᱴᱤᱝ ᱵᱟᱭᱵᱮᱞ ᱦᱮᱡ ᱮᱱ ᱚᱱᱟ ᱫᱚ ᱠᱟᱱᱟ ᱠᱟᱣᱟᱨᱰᱮᱞ ᱡᱚ ᱯᱚᱱᱨᱚ ᱥᱚ ᱯᱚᱸᱭᱛᱨᱤᱥ ᱨᱮ ᱦᱩᱭ ᱞᱮᱱᱟ ᱟᱨ ᱵᱤᱥᱚᱯ ᱢᱤᱫᱴᱮᱡ ᱛᱟᱦᱮᱸ ᱠᱟᱱᱟ ᱧᱩᱛᱩᱢ ᱛᱟᱦᱮᱸ ᱠᱟᱱ ᱛᱟᱭᱟ ᱥᱴᱤᱯᱷᱮᱱ ᱞᱮᱝᱴᱚᱱ ᱡᱚ ᱠᱮᱱᱴᱟᱨᱵᱮᱨᱤ ᱨᱮᱱ ᱟᱨᱠᱵᱤᱥᱚᱯ ᱮ ᱛᱟᱦᱮᱸ ᱠᱟᱱᱟ ᱩᱱᱤ ᱜᱮ ᱵᱟᱨᱚᱥᱚ ᱥᱟᱛᱟᱭᱤᱥ ᱨᱮ ᱡᱚ ᱵᱟᱭᱵᱮᱞ ᱨᱮ ᱢᱮᱱᱟᱜ ᱪᱮᱯᱴᱟᱨ ᱪᱮᱯᱴᱟᱨ ᱨᱮ ᱦᱟᱹᱴᱤᱧ ᱠᱮᱫᱟ ᱥᱟᱶ ᱥᱟᱶᱛᱮ ᱯᱚᱱᱨᱚᱥᱚ ᱮᱠᱟᱣᱚᱱ ᱨᱮ ᱟᱨ ᱯᱚᱱᱨᱚᱥᱚ ᱯᱚᱪᱯᱚᱱ ᱨᱮ ᱥᱴᱤᱯ ᱨᱚᱵᱟᱨᱴ ᱥᱴᱤᱯᱱᱩᱥ ᱧᱩᱛᱩᱢᱟᱱ ᱢᱤᱫ ᱦᱚᱲ ᱡᱚ ᱵᱟᱭᱵᱮᱞ ᱨᱮ ᱞᱟᱦᱟ ᱠᱷᱚᱡ ᱪᱮᱯᱴᱟᱨ ᱛᱟᱦᱮᱸ ᱠᱟᱱ ᱚᱫᱷᱭᱟᱭ ᱛᱟᱦᱮᱸ ᱠᱟᱱ ᱦᱟᱹᱴᱤᱧ ᱛᱟᱦᱮᱸ ᱠᱟᱱ ᱚᱱᱟ ᱠᱷᱚᱡ ᱩᱱᱤ ᱫᱚ ᱢᱤᱢᱤᱫ ᱵᱚᱪᱚᱱ ᱨᱮ ᱵᱚᱪᱚᱱᱮ ᱰᱟᱞᱟᱣ ᱠᱮᱫᱟ ᱛᱚ ᱱᱚᱜᱼᱚ ᱱᱚᱝᱠᱟ ᱛᱮᱵᱚᱱ ᱵᱟᱰᱟᱭ ᱠᱮᱫᱟ ᱡᱮ ᱚᱠᱟ ᱞᱮᱠᱟᱛᱮ ᱠᱚᱢᱯᱞᱤᱴ ᱵᱟᱭᱵᱮᱞ ᱪᱮᱫ ᱞᱮᱠᱟᱛᱮ ᱦᱮᱡ ᱮᱱᱟ ᱱᱤᱭᱟᱹ ᱟᱥᱚᱜ ᱠᱟᱱᱟ ᱱᱤᱭᱟᱹ ᱵᱷᱤᱰᱤᱭᱳ ᱛᱮ ᱟᱭᱢᱟ ᱰᱷᱮᱨ ᱡᱟᱱᱠᱟᱨᱤ ᱯᱮ ᱧᱟᱢ ᱠᱮᱫᱟ ᱵᱷᱤᱰᱤᱭᱳ ᱯᱮ ᱠᱩᱥᱤᱭᱟᱜ ᱠᱟᱱ ᱠᱷᱟᱡ ᱫᱟᱭᱟ ᱠᱟᱛᱮ ᱞᱟᱭᱤᱠ ᱛᱟᱵᱚᱱ ᱯᱮ ᱥᱮᱭᱟᱨ ᱛᱟᱵᱚᱱ ᱯᱮ ᱟᱨ ᱠᱚᱢᱮᱱᱴ ᱠᱚᱢᱮᱱᱴ ᱦᱚᱸ ᱠᱚᱢᱮᱱᱴ ᱛᱟᱵᱚᱱ ᱯᱮ ᱟᱨ ᱚᱠᱚᱭ ᱠᱚ ᱪᱮᱱᱮᱞ ᱵᱟᱯᱮ ᱥᱟᱵᱥᱠᱨᱟᱭᱤᱵ ᱠᱟᱫᱟ ᱫᱟᱭᱟ ᱠᱟᱛᱮ ᱥᱟᱵᱥᱠᱨᱟᱭᱤᱵ ᱛᱟᱵᱚᱱ ᱯᱮ ᱢᱟ ᱛᱚᱵᱮ ᱤᱧ ᱥᱮᱫ ᱠᱷᱚᱡ ᱟᱭᱢᱟ ᱟᱭᱢᱟ